ᱥᱟᱯᱟᱛᱤ ᱠᱚ ᱡᱮᱞᱟ ᱛᱟᱹᱨᱤ ᱠᱷᱚᱱ ᱡᱟᱦᱟᱸ ᱛᱤᱱᱟᱹᱜ ᱢᱩᱞᱩᱠ ᱠᱚ ᱯᱤᱲ ᱠᱚ ᱟᱛᱳ ᱠᱚ ᱢᱮᱱᱟᱜᱼᱟ ᱚᱱᱟ ᱠᱚᱨᱮᱱ ᱯᱟᱨᱜᱟᱱᱟ ᱥᱟᱯᱟᱛᱤ ᱠᱚ ᱢᱟᱹᱡᱷᱤ ᱵᱟᱵᱟ ᱢᱟᱹᱡᱷᱤ ᱟᱭᱳ ᱦᱚᱯᱚᱱ ᱮᱨᱟ ᱠᱚ ᱥᱟᱶᱛᱮ ᱥᱟᱹᱫᱷᱩ ᱨᱟᱢᱪᱟᱸᱫᱽ ᱢᱩᱨᱢᱩ ᱡᱮᱜᱮᱛ ᱵᱤᱨᱫᱟᱹᱜᱟᱲ ᱨᱮ ᱞᱚ ᱚᱯᱷᱤᱥᱟᱨ ᱢᱟᱱᱚᱛᱟᱱ ᱢᱚᱝᱜᱚᱞ ᱥᱚᱨᱮᱱ ᱜᱚᱢᱠᱮ ᱥᱟᱶᱛᱮ ᱡᱟᱦᱟᱸ ᱛᱤᱱᱟᱹᱜ ᱟᱹᱫᱤᱵᱟᱹᱥᱤ ᱜᱟᱶᱛᱟ ᱜᱮ ᱥᱮᱢᱞᱮᱫ ᱜᱮ ᱱᱚᱰᱮ ᱢᱮᱱᱟᱜᱼᱟ ᱮᱥᱮᱠᱟ ᱨᱮᱱ ᱜᱟᱹᱠᱷᱩᱲ ᱠᱚ ᱢᱮᱱᱟᱜ ᱠᱚᱣᱟ ᱟᱹᱫᱤᱵᱟᱹᱥᱤ ᱠᱚᱞᱭᱟᱱ ᱥᱚᱢᱤᱛᱤ ᱨᱮᱱ ᱜᱟᱹᱠᱷᱩᱲ ᱠᱚ ᱢᱮᱱᱟᱜ ᱠᱚᱣᱟ ᱟᱛᱳ ᱚᱲᱟᱜ ᱠᱷᱚᱱ ᱦᱮᱡ ᱟᱠᱟᱱ ᱟᱵᱚᱨᱮᱱ ᱟᱭᱳ ᱵᱟᱵᱟ ᱵᱚᱭᱦᱟ ᱢᱤᱥᱨᱟ ᱥᱟᱱᱟᱢ ᱠᱚᱜᱮ ᱢᱟᱨᱟᱝ ᱠᱚᱫᱚ ᱤᱧᱟᱹᱜ ᱜᱚᱰ ᱦᱩᱰᱤᱧ ᱠᱚᱫᱚ ᱫᱩᱞᱟᱹᱲ ᱪᱟᱞ ᱠᱟᱛᱮ ᱛᱮᱦᱮᱧᱟᱜ ᱡᱟᱦᱟᱸ ᱜᱚᱨᱚᱵᱟᱱ ᱢᱟᱦᱟ ᱡᱟᱦᱟᱸ ᱫᱚ ᱡᱮᱜᱮᱛ ᱡᱟᱠᱟᱛ ᱡᱟ ᱟᱹᱫᱤᱢ ᱠᱚᱣᱟᱜ ᱡᱟᱦᱟᱸ ᱢᱟᱱᱟᱣ ᱱᱚᱣᱟ ᱫᱚ ᱟᱹᱰᱤ ᱜᱚᱨᱚᱵᱽ ᱥᱟᱞᱟᱜ ᱱᱚᱰᱮ ᱵᱚᱱ ᱢᱟᱱᱟᱣᱮᱫᱟ ᱪᱮᱫᱟᱜ ᱵᱚᱱ ᱢᱟᱱᱟᱣᱮᱫᱟ ᱪᱮᱫᱟᱜ ᱛᱮᱦᱮᱧᱟᱜ ᱱᱚᱣᱟ ᱟᱨᱮ ᱟᱜᱚᱥᱴ ᱵᱚᱱ ᱢᱟᱱᱟᱣᱮᱫᱟ ᱱᱚᱣᱟ ᱨᱮᱭᱟᱜ ᱛᱮᱛᱮᱫ ᱥᱮ ᱱᱚᱣᱟ ᱨᱮᱱᱟᱜ ᱱᱚᱣᱟ ᱤᱫᱤ ᱠᱟᱛᱮ ᱨᱚᱲ ᱞᱮᱠᱷᱟᱱ ᱟᱹᱛᱷᱟᱹᱱ ᱦᱚᱭᱛᱳ ᱚᱠᱛᱚ ᱞᱟᱜᱟᱜᱼᱟ ᱟᱹᱰᱤ ᱠᱷᱟᱴᱚ ᱢᱟᱪᱷᱟᱛᱮᱧ ᱢᱮᱱᱮᱫᱟ ᱡᱟᱦᱟᱸ ᱠᱚᱫᱚ ᱤᱧ ᱡᱟᱦᱟᱸ ᱠᱚᱧ ᱟᱸᱡᱚᱢ ᱟᱠᱟᱫᱟ ᱟᱵᱚᱨᱮᱱ ᱦᱟᱯᱲᱟᱢ ᱠᱚ ᱟᱵᱚᱨᱮᱱ ᱯᱟᱨᱜᱟᱱᱟ ᱠᱚ ᱢᱤᱫ ᱵᱟᱨ ᱱᱚᱝᱠᱟᱱᱟᱜ ᱜᱟᱞᱚᱪ ᱟᱠᱷᱲᱟ ᱠᱚᱨᱮ ᱚᱱᱟ ᱫᱤᱥᱟᱹ ᱠᱟᱛᱮᱫ ᱜᱮ ᱟᱵᱚ ᱪᱤᱠᱟᱹᱛᱮ ᱱᱤᱛᱚᱜ ᱞᱮᱠᱟᱱ ᱚᱠᱛᱚ ᱨᱮ ᱟᱹᱫᱤᱵᱟᱹᱥᱤ ᱞᱮᱠᱟ ᱛᱮᱵᱚᱱ ᱜᱚᱨᱚᱵᱚᱜᱼᱟ ᱱᱚᱣᱟ ᱤᱫᱤ ᱠᱟᱛᱮᱫ ᱵᱟᱨ ᱠᱟᱛᱷᱟᱧ ᱨᱚᱲᱟ ᱮᱱᱦᱚᱸ ᱛᱮᱦᱮᱧᱟᱜ ᱢᱟᱦᱟ ᱵᱚᱱ ᱢᱟᱱᱟᱣᱮᱫᱟ ᱱᱚᱣᱟ ᱫᱚ ᱨᱟᱥᱴᱨᱚᱯᱩᱧᱡᱚ ᱟᱹᱰᱤ ᱢᱟᱱᱚᱛ ᱥᱟᱞᱟᱜ ᱟᱵᱚ ᱟᱹᱫᱤᱢ ᱠᱚᱵᱚᱱ ᱵᱟᱧᱪᱟᱣ ᱛᱟᱦᱮᱱ ᱢᱟ ᱢᱮᱱᱮᱫ ᱟᱵᱚ ᱟᱹᱫᱤᱢ ᱠᱚᱴᱷᱮᱱ ᱱᱚᱣᱟ ᱫᱷᱟᱹᱨᱛᱤ ᱢᱟᱱᱣᱟ ᱠᱚ ᱵᱟᱧᱪᱟᱣ ᱨᱮᱭᱟᱜ ᱡᱟᱦᱟᱸ ᱵᱮᱞᱮᱱᱥ ᱢᱮᱱᱟᱜᱼᱟ ᱱᱚᱣᱟ ᱫᱚᱠᱚ ᱵᱟᱰᱟᱭ ᱞᱮᱫᱟ ᱡᱮ ᱱᱚᱣᱟ ᱫᱚ ᱟᱹᱫᱤᱢ ᱠᱚᱴᱷᱮᱱ ᱢᱮᱱᱟᱜᱼᱟ ᱛᱮᱦᱮᱧ ᱱᱩᱠᱩ ᱟᱹᱫᱤᱢ ᱠᱚᱠᱚ ᱢᱩᱪᱟᱹᱫ ᱞᱮᱱᱠᱷᱟᱱ ᱱᱚᱣᱟ ᱫᱷᱟᱹᱨᱛᱤ ᱨᱮᱭᱟᱜ ᱵᱮᱞᱮᱱᱥ ᱠᱤᱱᱛᱩ ᱪᱟᱵᱟᱜᱼᱟ ᱢᱤᱫ ᱫᱤᱱ ᱦᱤᱞᱳᱜ ᱱᱚᱣᱟ ᱫᱚ ᱟᱹᱰᱤ ᱜᱟᱹᱦᱤᱨ ᱨᱮᱭᱟᱜ ᱠᱟᱛᱷᱟ ᱠᱟᱱᱟ ᱮᱱᱦᱚᱸ

ᱡᱮ ᱫᱷᱟᱹᱨᱛᱤ ᱨᱮᱱ ᱟᱵᱚ ᱟᱹᱫᱤᱢ ᱠᱚᱣᱟᱜ ᱡᱟᱦᱟᱸ ᱠᱟᱞᱪᱟᱨ ᱡᱟᱦᱟᱸ ᱞᱟᱠᱪᱟᱨ ᱡᱟᱦᱟᱸ ᱟᱹᱨᱤᱪᱟᱹᱞᱤ ᱟᱵᱚᱱᱟᱜ ᱱᱮᱭᱟᱢ ᱱᱮᱯᱟᱪᱟᱨ ᱫᱷᱚᱨᱚᱢ ᱠᱚᱨᱚᱢ ᱡᱟᱦᱟᱸ ᱠᱚ ᱢᱮᱱᱟᱜᱼᱟ ᱚᱱᱟ ᱟᱹᱰᱤ ᱜᱚᱨᱚᱵᱽ ᱥᱟᱞᱟᱜ ᱛᱮ ᱱᱚᱣᱟ ᱠᱚ ᱢᱟᱱᱟᱣ ᱫᱟᱲᱮᱭᱟᱜ ᱢᱟ ᱥᱮᱵᱚᱱ ᱢᱟᱱᱟᱣ ᱫᱟᱲᱮᱭᱟᱜ ᱢᱟ ᱟᱨ ᱱᱚᱣᱟ ᱫᱷᱟᱹᱨᱛᱤ ᱵᱟᱧᱪᱟᱣ ᱨᱮ ᱱᱚᱣᱟ ᱜᱚᱲᱚ ᱵᱚᱱ ᱮᱢ ᱢᱟ ᱱᱚᱣᱟ ᱦᱚᱛᱮᱡ ᱛᱮ ᱠᱟᱱᱟ ᱟᱫᱚ ᱟᱵᱚ ᱟᱹᱫᱤᱢ ᱠᱚᱣᱟᱜ ᱤᱱᱰᱤᱡᱤᱱᱟᱥ ᱠᱟᱛᱷᱟ ᱢᱟ ᱟᱹᱰᱤ ᱟᱹᱰᱤ ᱢᱟᱨᱮ ᱠᱟᱛᱷᱟ ᱠᱟᱱᱟ ᱢᱮᱱᱮᱫ ᱫᱚ ᱱᱚᱣᱟ ᱫᱷᱟᱹᱨᱛᱤ ᱨᱮ ᱟᱵᱚ ᱫᱚ ᱯᱳᱭᱞᱳ ᱚᱨᱤᱡᱤᱱ ᱠᱟᱱᱟ ᱵᱚᱱ ᱟᱵᱚ ᱯᱳᱭᱞᱳ ᱟᱹᱫᱤᱢ ᱠᱟᱱᱟ ᱵᱚᱱ ᱯᱳᱭᱞᱳ ᱟᱹᱫᱤ ᱵᱩᱱᱤᱭᱟᱹᱫ ᱠᱟᱱᱟ ᱵᱚᱱ ᱟᱵᱚ ᱥᱟᱱᱛᱟᱲ ᱥᱩᱢᱩᱝ ᱫᱚ ᱵᱟᱝ ᱡᱟᱦᱟᱸ ᱫᱚ ᱢᱤᱫ ᱜᱷᱩᱲᱤ ᱢᱟᱲᱟᱝ ᱟᱵᱚᱱᱟᱜ ᱡᱟᱹᱛᱤᱭᱟᱹᱨᱤ ᱥᱮᱨᱮᱧ ᱡᱟᱦᱟᱸᱭᱟᱜ ᱜᱟᱵᱟᱱ ᱥᱟᱱᱛᱟᱲᱤ ᱥᱟᱶᱦᱮᱫ ᱨᱮᱱ ᱢᱟᱦᱟ ᱚᱱᱚᱲᱦᱤᱭᱟᱹ ᱥᱟᱹᱫᱷᱩ ᱨᱟᱢᱪᱟᱸᱫᱽ ᱢᱩᱨᱢᱩ ᱡᱟᱦᱟᱸ ᱫᱚ ᱫᱮᱵᱚᱱ ᱛᱤᱸᱜᱩᱱ ᱟᱹᱫᱤᱵᱟᱹᱥᱤ ᱵᱤᱨ ᱫᱚ ᱱᱚᱣᱟ ᱨᱮ ᱡᱟᱦᱟᱸᱭ ᱜᱟᱵᱟᱱ ᱟᱠᱟᱫᱟ ᱟᱵᱚ ᱥᱟᱱᱛᱟᱲ ᱠᱳᱞ ᱵᱷᱤᱞ ᱢᱩᱱᱰᱟ ᱱᱚᱣᱟ ᱪᱷᱟᱲᱟ ᱦᱚᱸ ᱟᱵᱚ ᱵᱷᱟᱨᱚᱛ ᱨᱮᱜᱮ ᱯᱨᱟᱭ ᱢᱚᱬᱮ ᱜᱮᱥᱟᱭ ᱞᱮᱠᱟ ᱟᱵᱚ ᱟᱹᱫᱤᱵᱟᱹᱥᱤ ᱠᱚ ᱢᱮᱱᱟᱜ ᱠᱚᱣᱟ ᱛᱮᱦᱮᱧ ᱡᱷᱚᱛᱚ ᱠᱚᱣᱟᱜ ᱠᱟᱛᱷᱟ ᱜᱮ ᱠᱟᱱᱟ ᱟᱫᱚ ᱩᱱᱟᱹᱜ ᱢᱟᱨᱮ ᱦᱚᱲ ᱠᱟᱱᱟ ᱵᱚᱱ ᱱᱤᱛ ᱪᱮᱫᱟᱜ ᱵᱚᱱ ᱛᱟᱭᱚᱢ ᱟᱠᱟᱱᱟ ᱱᱚᱣᱟ ᱠᱚ ᱨᱮᱭᱟᱜ ᱢᱤᱫ ᱵᱟᱨ ᱚᱡᱮ ᱡᱟᱦᱟᱸ ᱠᱟᱛᱷᱟ ᱯᱳᱭᱞᱳ ᱨᱤᱧ ᱢᱮᱱᱮᱫ ᱛᱟᱦᱮᱸᱫᱼᱟ ᱱᱚᱣᱟ ᱫᱚ ᱟᱵᱚ ᱦᱟᱯᱲᱟᱢ ᱠᱚᱣᱟᱜ ᱠᱟᱛᱷᱟ ᱜᱮ ᱟᱵᱚᱨᱮᱱ ᱯᱟᱨᱜᱟᱱᱟ ᱠᱚᱣᱟᱜ ᱠᱟᱛᱷᱟ ᱜᱮ ᱠᱟᱱᱟ ᱟᱵᱚ ᱪᱤᱠᱟᱹᱛᱮ ᱱᱤᱛ ᱚᱠᱛᱚ ᱨᱮ ᱟᱵᱚ ᱪᱮᱛᱟᱱ ᱨᱮ ᱟᱵᱚ ᱵᱚᱱ ᱜᱚᱨᱚᱵᱚᱜᱼᱟ ᱟᱵᱚᱱᱟᱜ ᱡᱟᱦᱟᱸ ᱟᱭᱰᱮᱱᱴᱤᱴᱤ ᱥᱟᱵ ᱩᱨᱤᱡ ᱠᱟᱛᱮ ᱛᱮᱦᱮᱧ ᱟᱵᱚ ᱡᱩᱫᱤ ᱠᱟᱹᱡ ᱛᱟᱞᱟᱝ ᱵᱚᱱ ᱛᱩᱞᱩᱡᱟ ᱵᱤᱨ ᱨᱮᱱ ᱡᱷᱚᱛᱚ ᱠᱷᱚᱱᱟᱜ ᱠᱮᱴᱮᱡ ᱡᱟᱱᱣᱟᱨ ᱠᱚ ᱡᱟᱦᱟᱸ ᱫᱚ ᱵᱤᱨ ᱠᱩᱞ ᱛᱟᱹᱨᱩᱵ ᱫᱚᱵᱚᱱ ᱵᱚᱛᱚᱨ ᱟᱠᱚᱣᱟ ᱢᱮᱱᱠᱷᱟᱱ ᱟᱵᱚᱣᱟᱜ ᱥᱮᱸᱫᱽᱨᱟ ᱵᱤᱨ ᱠᱚ ᱨᱮᱭᱟᱜ ᱠᱟᱛᱷᱟ ᱡᱩᱫᱤ ᱵᱚᱱ ᱫᱤᱥᱟᱹᱭᱟ ᱟᱵᱚᱣᱟᱜ ᱥᱮᱸᱫᱽᱨᱟ ᱢᱤᱫᱴᱟᱝ ᱞᱟᱠᱪᱟᱨ ᱠᱟᱱᱟ ᱟᱹᱫᱤᱢ ᱠᱚᱣᱟᱜ ᱥᱟᱱᱛᱟᱲ ᱠᱚᱣᱟᱜ ᱟᱵᱚ ᱡᱩᱫᱤ ᱟᱡᱚᱫᱤᱭᱟᱹ ᱵᱤᱨ ᱠᱚᱨᱮ ᱟᱵᱚᱨᱮᱱ ᱦᱟᱯᱲᱟᱢ ᱠᱚ ᱥᱮᱸᱫᱽᱨᱟ ᱠᱚᱨᱮ ᱠᱚ ᱪᱟᱞᱟᱣ ᱟᱠᱟᱱᱟ ᱚᱱᱟ ᱪᱟᱞᱟᱣ ᱨᱮ ᱟᱵᱚ ᱟᱛᱳ ᱚᱲᱟᱜ ᱠᱷᱚᱱ ᱥᱮ ᱯᱟᱲᱟ ᱯᱩᱲᱥᱤ ᱠᱷᱚᱱ ᱡᱟᱦᱟᱸ ᱥᱮᱸᱫᱽᱨᱟ ᱵᱚᱱ ᱪᱟᱞᱟᱜᱼᱟ ᱱᱚᱝᱠᱟ ᱢᱤᱢᱤᱫ ᱜᱟᱶᱛᱟ ᱞᱮᱠᱟ ᱢᱤᱫ ᱟᱛᱳ ᱨᱮᱱ ᱟᱠᱚ ᱠᱚ ᱛᱟᱦᱮᱸᱭᱮᱱᱟ ᱢᱤᱫ ᱞᱟᱭᱤᱱ ᱨᱮ ᱚᱱᱟ ᱥᱮᱸᱫᱽᱨᱟ ᱚᱱᱟ ᱵᱤᱨ ᱨᱮ ᱡᱩᱫᱤ ᱢᱤᱫᱴᱟᱝ ᱛᱟᱹᱨᱩᱵ ᱛᱟᱱᱟᱜ ᱮ ᱯᱟᱨᱚᱢᱚᱜᱼᱟ ᱢᱤᱫᱴᱟᱝ ᱠᱟᱹᱡ ᱥᱤᱜᱽᱱᱮᱞ ᱠᱚ ᱮᱢᱟ ᱟᱵᱚᱨᱮᱱ ᱞᱟᱹᱴᱩ ᱠᱚ ᱡᱟᱦᱟᱸᱭ ᱢᱮᱱᱟᱜ ᱠᱚ ᱢᱟᱨᱟᱝ ᱠᱚ ᱡᱮ ᱵᱟᱹᱵᱩ ᱮᱛᱚᱢ ᱥᱮᱫ ᱛᱮᱠᱚ ᱠᱩᱥᱤ ᱪᱟᱞᱟᱜ ᱠᱟᱱᱟ ᱟᱫᱚ ᱱᱚᱣᱟ ᱨᱮᱭᱟᱜ ᱚᱡᱮ ᱟᱵᱚ ᱛᱮᱦᱮᱧ ᱵᱟᱰᱟᱭ ᱞᱟᱜᱟᱣ ᱵᱚᱱᱟ ᱟᱵᱚᱨᱮᱱ ᱦᱟᱯᱲᱟᱢ ᱠᱚ ᱱᱚᱣᱟ ᱠᱟᱛᱷᱟ ᱪᱮᱫᱟᱜ ᱠᱚ ᱢᱮᱱ ᱟᱠᱟᱫᱟ ᱚᱱᱟ ᱨᱮᱱᱟᱜ ᱛᱮᱛᱮᱫ ᱫᱚ ᱱᱚᱝᱠᱟ ᱠᱟᱱᱟ ᱟᱵᱚ ᱡᱩᱫᱤ ᱟᱵᱚᱨᱮᱱ ᱦᱟᱯᱲᱟᱢ ᱠᱚ ᱥᱮᱸᱫᱽᱨᱟ ᱵᱤᱨ ᱨᱮ ᱱᱚᱝᱠᱟ ᱠᱚ ᱛᱷᱩᱛᱤ ᱠᱮᱭᱟ ᱡᱮ ᱛᱟᱹᱨᱩᱵ ᱭᱟ ᱛᱟᱹᱨᱩᱵ ᱭᱟ ᱠᱩᱞᱮ ᱪᱟᱞᱟᱜ ᱠᱟᱱᱟ ᱮᱱᱠᱷᱟᱱ ᱛᱤᱱᱟᱹᱜ ᱜᱟᱱ ᱪᱚ ᱚᱸᱰᱮ ᱵᱚᱛᱚᱨ ᱛᱮ ᱟᱸᱫᱟᱜ ᱛᱚᱣᱟᱜ ᱠᱟᱛᱮ ᱟᱵᱚ ᱵᱚᱱ ᱛᱟᱦᱟᱢ ᱛᱩᱠᱩᱡ ᱠᱟᱛᱮ ᱵᱚᱱ ᱛᱟᱹᱯᱤᱧ ᱜᱚᱡ ᱠᱚᱜ ᱜᱮ ᱢᱮᱱᱠᱷᱟᱱ ᱚᱱᱟ ᱥᱮᱸᱫᱽᱨᱟ ᱵᱤᱨ ᱨᱮ ᱟᱵᱚᱨᱮᱱ ᱦᱟᱯᱲᱟᱢ ᱠᱚ ᱚᱱᱟ ᱠᱚ ᱠᱟᱛᱷᱟ ᱠᱚ ᱛᱩᱛᱤ ᱦᱚᱴᱚ ᱟᱠᱟᱫᱟ ᱡᱮ ᱛᱟᱹᱨᱩᱵ ᱥᱮ ᱠᱩᱞᱮ ᱯᱟᱨᱚᱢᱚᱜ ᱠᱟᱱ ᱠᱷᱟᱱ ᱫᱚ ᱚᱸᱰᱮ ᱫᱚᱠᱚ ᱢᱮᱱᱟ ᱡᱮ ᱯᱩᱥᱤᱭᱟ ᱯᱩᱥᱤᱭᱟ ᱟᱫᱚ ᱯᱩᱥᱤ ᱢᱮᱱ ᱞᱮᱠᱷᱟᱱ ᱫᱚ ᱢᱤᱫᱴᱟᱝ ᱥᱟᱭᱠᱳᱞᱚᱡᱤ ᱠᱟᱹᱢᱤᱭᱟ ᱡᱮ ᱩᱱ ᱢᱟᱨᱟᱝ ᱢᱟᱱᱮ ᱫᱟᱲᱮᱭᱟᱱ ᱵᱚᱛᱚᱨᱟᱱ ᱡᱤᱭᱟᱹᱞᱤ ᱠᱟᱱ ᱨᱮᱦᱚᱸᱭ ᱟᱵᱚ ᱴᱷᱮᱱ ᱚᱱᱟ ᱵᱚᱛᱚᱨ ᱫᱚ ᱪᱟᱵᱟᱜᱼᱟ ᱟᱫᱚ ᱱᱚᱝᱠᱟ ᱟᱵᱚ ᱟᱫᱤᱢ ᱠᱚ ᱛᱟᱞᱟᱨᱮ ᱟᱵᱚ ᱜᱚᱴᱟ ᱡᱮᱜᱮᱛ ᱡᱟᱠᱟᱛ ᱜᱮ ᱫᱩᱱᱤᱭᱟᱹ ᱨᱮᱜᱮ ᱟᱵᱚ ᱟᱫᱤᱢ ᱠᱚᱫᱚ ᱟᱫᱤᱢ ᱵᱟᱫ ᱛᱮ ᱡᱟᱦᱟᱸᱭ ᱠᱚ ᱢᱮᱛᱟ ᱠᱚ ᱠᱟᱱᱟ ᱟᱵᱚ ᱵᱷᱟᱨᱚᱛ ᱠᱮᱱᱫᱨᱤᱠ ᱡᱩᱫᱤ ᱢᱮᱱ ᱦᱩᱭᱩᱜᱼᱟ ᱱᱚᱰᱮ ᱟᱨᱡᱚ ᱚᱱᱟᱨᱡᱚ ᱯᱟᱹᱦᱤᱞ ᱡᱟᱦᱟᱸ ᱱᱟᱜᱟᱢ ᱵᱚᱱ ᱯᱟᱲᱦᱟᱣ ᱟᱠᱟᱫᱟ ᱡᱟᱦᱟᱸ ᱟᱹᱫᱤᱵᱟᱹᱥᱤ ᱠᱟᱱᱟ ᱠᱚ ᱟᱹᱫᱤᱵᱟᱹᱥᱤ ᱠᱟᱱᱟ ᱵᱚᱱ ᱟᱵᱚ ᱫᱚ ᱟᱨᱡᱚ ᱵᱟᱝ ᱠᱟᱱ ᱫᱚᱵᱚᱱ ᱟᱵᱚ ᱫᱚ ᱚᱱᱟᱨᱡᱚ ᱟᱨ ᱡᱟᱦᱟᱸ ᱠᱚᱫᱚ ᱟᱹᱫᱤᱵᱟᱹᱥᱤ ᱵᱟᱝ ᱠᱟᱱᱟ ᱠᱚ ᱟᱵᱚ ᱥᱟᱱᱛᱟᱲ ᱢᱩᱱᱰᱟᱹ ᱠᱳᱞ ᱵᱷᱤᱞ ᱠᱷᱟᱲᱭᱟ ᱱᱩᱠᱩ ᱠᱚ ᱵᱟᱝ ᱠᱟᱱᱟ ᱠᱚ ᱩᱱᱠᱩ ᱫᱚ ᱟᱨᱡᱚ ᱠᱟᱱᱟ ᱠᱚ ᱟᱫᱚ ᱱᱚᱰᱮ ᱢᱟᱱᱣᱟ ᱥᱟᱬᱮᱥ ᱠᱚᱣᱟᱜ ᱠᱟᱛᱷᱟ ᱞᱮᱠᱟ ᱛᱮᱫᱚ ᱟᱵᱚ ᱫᱚ ᱱᱚᱰᱮ ᱨᱮᱱ ᱫᱚ ᱟᱹᱰᱤ ᱟᱹᱫ ᱵᱩᱱᱤᱭᱟᱹᱫ ᱦᱚᱲ ᱠᱟᱱᱟ ᱵᱚᱱ ᱟᱵᱚᱱᱟᱜ ᱵᱟᱰᱟᱭᱟᱵᱚᱱ ᱟᱵᱚᱱᱟᱜ ᱵᱤᱱᱛᱤ ᱠᱚ ᱥᱮᱨᱮᱧ ᱢᱮᱱᱟᱜᱼᱟ ᱦᱟᱱᱮ ᱦᱤᱦᱤᱲᱤ ᱯᱤᱯᱤᱲᱤ ᱠᱚᱱᱟᱜ ᱪᱟᱹᱭ ᱪᱟᱢᱯᱟ ᱵᱟᱫᱚᱞᱤ ᱠᱚ ᱨᱟᱜᱟᱲ ᱨᱮᱭᱟᱜ ᱠᱟᱛᱷᱟ ᱟᱫᱚ ᱟᱵᱚ ᱴᱷᱮᱱ ᱱᱚᱜᱼᱚ ᱱᱚᱝᱠᱟᱱᱟᱜ ᱱᱤᱛᱚᱜ ᱫᱷᱟᱹᱨᱤᱡ ᱟᱵᱚ ᱴᱷᱮᱱ ᱵᱟᱰᱟᱭ ᱢᱮᱱᱟᱜᱼᱟ ᱡᱮ ᱟᱵᱚ ᱫᱚ ᱵᱤᱨ ᱵᱩᱨᱩ ᱴᱚᱴᱷᱟ ᱨᱮᱱ ᱜᱮ ᱛᱟᱦᱮᱱ ᱦᱚᱲ ᱠᱟᱱᱟ ᱵᱚᱱ ᱢᱮᱱᱠᱷᱟᱱ ᱟᱵᱚᱱᱟᱜ ᱥᱮᱫᱟᱭ ᱥᱚᱥᱱᱚᱜ ᱫᱚ ᱩᱱᱟᱹᱜ ᱠᱚᱢ ᱡᱩᱨᱤ ᱫᱚ ᱵᱟᱝ ᱛᱟᱦᱮᱸ ᱞᱮᱱᱟ ᱱᱚᱣᱟ ᱟᱵᱚ ᱵᱟᱰᱟᱭ ᱞᱟᱜᱟᱣ ᱟᱵᱚᱱᱟ ᱪᱟᱹᱭ ᱪᱟᱢᱯᱟ ᱵᱟᱫᱚᱞᱤ ᱠᱚᱭᱰᱟ ᱜᱟᱲ ᱫᱚ ᱚᱱᱟ ᱫᱚ ᱟᱵᱚ ᱱᱤᱛᱚᱜ ᱡᱟᱦᱟᱸ ᱫᱚ ᱟᱵᱚ ᱵᱷᱟᱨᱚᱛ ᱫᱤᱥᱚᱢ ᱨᱮᱭᱟᱜ ᱨᱟᱡᱽᱜᱟᱲ ᱚᱱᱟ ᱫᱚ ᱫᱤᱞᱞᱤ ᱠᱟᱱᱟ ᱱᱤᱛᱚᱜ ᱯᱚᱥᱪᱤᱢ ᱵᱟᱝᱞᱟ ᱨᱮᱭᱟᱜ ᱯᱚᱪᱷᱤᱢ ᱵᱟᱝᱞᱟ ᱯᱚᱱᱚᱛ ᱨᱮᱭᱟᱜ ᱡᱟᱦᱟᱸ ᱨᱟᱡᱽᱜᱟᱲ ᱚᱱᱟ ᱫᱚ ᱠᱳᱞᱠᱟᱛᱟ ᱠᱟᱱᱟ ᱱᱚᱜᱼᱚ ᱱᱚᱝᱠᱟᱱᱟᱜ ᱟᱵᱚᱱᱟᱜ ᱪᱟᱹᱭ ᱪᱟᱢᱯᱟ ᱵᱟᱫᱚᱞᱤ ᱠᱚᱭᱰᱟ ᱜᱟᱲ ᱫᱚ ᱛᱟᱦᱮᱸ ᱞᱮᱱᱟ ᱡᱟᱦᱟᱸ ᱫᱚ ᱡᱟᱦᱟᱸ ᱠᱚᱨᱮ ᱦᱚᱨᱚᱯᱯᱟ ᱠᱟᱞᱤᱵᱟᱝᱜᱟᱱ ᱡᱟᱦᱟᱸ ᱠᱚᱨᱮ ᱚᱱᱟ ᱠᱚᱨᱮ ᱠᱚ ᱛᱟᱲᱟᱣ ᱛᱩᱫ ᱟᱠᱟᱫᱟ ᱡᱟᱦᱟᱸ ᱡᱟᱝ ᱠᱚᱠᱚ ᱧᱟᱢ ᱟᱠᱟᱫᱟ ᱚᱱᱟ ᱠᱚᱨᱮ ᱚᱱᱟ ᱡᱤᱱ ᱠᱚ ᱚᱱᱟ ᱡᱟᱝ ᱠᱚ ᱯᱚᱨᱤᱠᱷᱟ ᱠᱟᱛᱮ ᱚᱱᱟ ᱠᱚᱫᱚ ᱵᱟᱝᱢᱟ ᱯᱨᱳᱴᱳ ᱚᱥᱴᱳᱞᱮᱴ ᱡᱤᱱ ᱨᱮᱭᱟᱜ ᱠᱟᱱᱟ ᱢᱮᱱᱮᱫ ᱫᱚ ᱱᱤᱛ ᱨᱮᱱ ᱟᱵᱚ ᱥᱟᱱᱛᱟᱲ ᱢᱩᱱᱰᱟᱹ ᱞᱟᱲᱠᱟ ᱡᱟᱦᱟᱸᱭ ᱠᱚ ᱠᱟᱱᱟ ᱠᱚ ᱩᱱᱠᱩ ᱠᱟᱱ ᱜᱮᱭᱟ ᱠᱚ ᱟᱵᱚ ᱵᱚᱱ ᱢᱮᱱ ᱫᱟᱲᱮᱭᱟᱜᱼᱟ ᱡᱟᱦᱟᱸ ᱫᱚ ᱦᱚᱨᱚᱯᱯᱟ ᱠᱚᱨᱮ ᱡᱟᱦᱟᱸ ᱫᱚ ᱚᱸᱰᱮᱱᱟᱜ ᱯᱞᱮᱱᱤᱝ ᱡᱟᱦᱟᱸ ᱛᱟᱦᱮᱸ ᱞᱮᱱᱟ ᱥᱤᱱᱫᱷᱩ ᱥᱚᱵᱷᱚᱛᱟ ᱡᱟᱦᱟᱸ ᱯᱞᱮᱱᱤᱝ ᱛᱟᱦᱮᱸ ᱞᱮᱱᱟ ᱱᱤᱛ ᱨᱮ ᱡᱟᱦᱟᱸ ᱛᱤᱱᱟᱹᱜ ᱤᱧᱡᱤᱱᱤᱭᱟᱨ ᱠᱚ ᱵᱤᱜᱽᱜᱟᱱ ᱠᱚ ᱡᱟᱦᱟᱸ ᱱᱚᱝᱠᱟᱱᱟᱜ ᱯᱳᱨᱚᱥᱚᱵᱷᱟ ᱥᱮ ᱚᱱᱠᱟᱱᱟᱜ ᱞᱟᱹᱴᱩ ᱡᱟᱦᱟᱸ ᱠᱚᱨᱮ ᱚᱱᱠᱟᱱᱟᱜ ᱟᱨᱦᱚᱸ ᱢᱮᱱᱟᱜᱼᱟ ᱡᱟᱦᱟᱸ ᱯᱞᱮᱱᱤᱝ ᱪᱟᱞᱟᱜ ᱠᱟᱱᱟ ᱩᱱᱠᱩ ᱠᱚ ᱯᱷᱮᱞ ᱠᱟᱛᱮ ᱤᱱᱟᱹ ᱚᱠᱛᱚ ᱨᱮ ᱚᱱᱟ ᱠᱚ ᱛᱟᱦᱮᱸ ᱞᱮᱱ ᱛᱟᱵᱚᱱᱟ ᱢᱮᱱᱠᱷᱟᱱ ᱱᱤᱛ ᱫᱚ ᱟᱵᱚ ᱟᱵᱚ ᱴᱷᱮᱱ ᱯᱟᱹᱛᱭᱟᱹᱣ ᱪᱮᱫ ᱟᱵᱚ ᱴᱷᱮᱱ ᱪᱮᱫ ᱱᱤᱛᱚᱜ ᱯᱟᱹᱛᱭᱟᱹᱣ ᱦᱮᱡ ᱟᱠᱟᱱᱟ ᱟᱵᱚ ᱫᱚ ᱵᱤᱨ ᱵᱩᱨᱩ ᱨᱮᱱ ᱛᱟᱦᱮᱱ ᱦᱚᱲ ᱠᱟᱱᱟ ᱵᱚᱱ ᱦᱟᱱᱮ ᱥᱮᱫᱟᱭ ᱠᱷᱚᱱ ᱚᱱᱟᱛᱮ ᱫᱤᱠᱩ ᱠᱚ ᱟᱵᱚ ᱪᱮᱫ ᱞᱮᱠᱟ ᱠᱚ ᱢᱮᱱ ᱟᱠᱟᱫ ᱵᱚᱱᱟ ᱚᱱᱮ ᱮᱱᱟᱱᱤᱧ ᱢᱮᱱ ᱠᱮᱫ ᱞᱮᱠᱟ ᱟᱵᱚ ᱫᱚ ᱩᱱᱤ ᱵᱤᱨ ᱨᱮᱱ ᱩᱱᱠᱩ ᱠᱩᱞ ᱛᱟᱹᱨᱩᱵ ᱞᱮᱠᱟᱱ ᱠᱟᱱᱟ ᱵᱚᱱ ᱡᱟᱹᱛ ᱠᱚ ᱵᱷᱤᱛᱤᱨ ᱨᱮᱫᱚ ᱢᱮᱱᱠᱷᱟᱱ ᱩᱱᱠᱩ ᱫᱤᱠᱩ ᱦᱚᱲ ᱠᱚᱫᱚ ᱟᱵᱚ ᱡᱩᱫᱤ ᱨᱟᱢᱟᱭᱚᱱ ᱢᱚᱦᱟᱵᱷᱟᱨᱚᱛ ᱨᱮᱱᱟᱜ ᱠᱟᱛᱷᱟ ᱵᱚᱱ ᱧᱮᱞᱟ ᱟᱵᱚ ᱠᱚᱴᱷᱮᱱ ᱪᱮᱫ ᱠᱚ ᱢᱮᱱ ᱟᱠᱟᱫᱟ ᱚᱠᱟ ᱨᱮᱫᱚ ᱠᱚ ᱦᱟᱹᱲᱩ ᱟᱠᱟᱫ ᱵᱚᱱᱟ ᱚᱠᱟ ᱨᱮᱫᱚ ᱠᱚ ᱜᱟᱹᱲᱤ ᱟᱠᱟᱫ ᱵᱚᱱᱟ ᱫᱟᱥ ᱫᱚᱥᱩ ᱨᱟᱠᱠᱷᱚᱥ ᱚᱥᱚᱵᱷᱭᱚ ᱵᱚᱨᱵᱚᱨ ᱵᱚᱨᱱᱚᱵᱟᱥᱤ ᱢᱮᱱᱠᱷᱟᱱ ᱱᱚᱣᱟ ᱫᱚ ᱩᱱᱠᱩ ᱠᱚᱣᱟᱜ ᱠᱟᱛᱷᱟ ᱠᱟᱱᱟ ᱟᱫᱚ ᱢᱤᱫᱴᱟᱝ ᱦᱚᱲ ᱫᱤᱱ ᱜᱮ ᱡᱩᱫᱤ ᱱᱚᱝᱠᱟᱢ ᱢᱮᱛᱟᱭᱟ ᱟᱢ ᱫᱚᱢ ᱚᱥᱚᱵᱷᱭᱚ ᱜᱮᱭᱟ ᱚᱥᱚᱵᱷᱭᱚ ᱜᱮᱭᱟ ᱚᱸᱡᱽᱨᱟ ᱜᱮᱭᱟᱢ ᱱᱤᱫᱷᱟᱹᱱ ᱜᱮᱭᱟᱢ ᱵᱚᱠᱟ ᱜᱮᱭᱟᱢ ᱩᱞᱞᱩ ᱜᱮᱭᱟᱢ ᱟᱫᱚ ᱫᱤᱱ ᱜᱮ ᱱᱚᱣᱟ ᱞᱟᱹᱭ ᱞᱟᱹᱭ ᱛᱮ ᱟᱵᱚ ᱴᱷᱮᱱ ᱚᱱᱟ ᱫᱚ ᱟᱵᱚᱱᱟᱜ ᱵᱚᱦᱚᱜ ᱨᱮ ᱵᱮᱫᱷᱟᱣ ᱟᱠᱟᱱᱟ ᱟᱨ ᱚᱱᱟ ᱵᱮᱫᱷᱟᱣ ᱟᱠᱟᱱ ᱛᱮ ᱟᱵᱚ ᱫᱤᱠᱩ ᱠᱚ ᱴᱷᱮᱱ ᱫᱚ ᱟᱵᱚ ᱫᱚ ᱠᱤᱱᱛᱩ ᱵᱚᱱ ᱵᱚᱨ ᱵᱚᱛᱚᱨᱚᱜ ᱠᱟᱱᱟ ᱢᱮᱱᱠᱷᱟᱱ ᱱᱤᱛ ᱚᱱᱠᱟ ᱚᱠᱛᱚ ᱥᱮᱴᱮᱨ ᱟᱠᱟᱱᱟ ᱚᱱᱟ ᱵᱚᱛᱚᱨ ᱞᱟᱲᱟᱣ ᱦᱩᱭᱩᱜ ᱛᱟᱵᱚᱱᱟ ᱟᱵᱚ ᱵᱩᱡᱽ ᱦᱩᱭᱩᱜ ᱛᱟᱵᱚᱱᱟ ᱦᱟᱱᱮ ᱟᱡᱚᱫᱤᱭᱟᱹ ᱵᱤᱨ ᱨᱮᱭᱟᱜ ᱥᱮᱸᱫᱽᱨᱟ ᱨᱮᱭᱟᱜ ᱠᱟᱛᱷᱟ ᱟᱵᱚ ᱛᱟᱹᱨᱩᱵ ᱠᱚ ᱪᱤᱞᱤ ᱵᱚᱱ ᱢᱮᱱ ᱟᱠᱟᱫ ᱠᱚᱣᱟ ᱚᱸᱰᱮ ᱟᱵᱚ ᱫᱚ ᱯᱩᱥᱤ ᱢᱮᱱᱛᱮ ᱵᱚᱱ ᱞᱟᱹᱭ ᱟᱠᱟᱫ ᱠᱚᱣᱟ ᱢᱮᱱᱠᱷᱟᱱ ᱟᱵᱚᱨᱮᱱ ᱦᱟᱯᱲᱟᱢ ᱠᱚ ᱵᱟᱠᱚ ᱵᱚᱛᱚᱨ ᱟᱠᱟᱱᱟ ᱟᱨ ᱡᱩᱫᱤ ᱞᱟᱹᱭᱟ ᱠᱩᱞᱤᱭᱟ ᱯᱟᱨᱚᱢᱚᱜ ᱠᱟᱱᱟ ᱛᱟᱹᱨᱩᱵ ᱡᱟ ᱯᱟᱨᱚᱢᱚᱜ ᱠᱟᱱᱟ ᱪᱮᱫ ᱞᱮᱠᱟ ᱵᱚᱛᱚᱨ ᱨᱮᱭᱟᱜ ᱠᱟᱛᱷᱟ ᱠᱟᱱᱟ ᱚᱱᱟ ᱛᱷᱟᱨ ᱛᱷᱟᱨᱟᱣ ᱛᱮᱜᱮ ᱦᱟᱴ ᱦᱟᱴ ᱯᱮᱞ ᱠᱟᱛᱮᱢ ᱜᱚᱡ ᱜᱤᱰᱤ ᱠᱟᱜᱼᱟ ᱢᱮᱱᱠᱷᱟᱱ ᱟᱵᱚ ᱱᱚᱣᱟ ᱫᱷᱟᱹᱨᱛᱤ ᱨᱮᱱ ᱟᱵᱚ ᱟᱹᱫᱤᱢ ᱠᱚ ᱱᱩᱱᱟᱹᱜ ᱞᱟᱹᱴᱩ ᱟᱵᱚᱱ ᱢᱮᱱᱠᱷᱟᱱ ᱡᱟᱦᱟᱸ ᱠᱚᱫᱚ ᱩᱱᱠᱩ ᱚᱱᱟᱨᱡᱚ ᱠᱟᱱᱟ ᱠᱚ ᱡᱟᱦᱟᱸ ᱠᱚᱫᱚ ᱟᱹᱫᱤᱵᱟᱹᱥᱤ ᱵᱟᱝ ᱠᱟᱱᱟ ᱠᱚ ᱟᱹᱫᱤᱢ ᱵᱟᱝ ᱠᱟᱱᱟ ᱠᱚ ᱩᱱᱠᱩ ᱟᱵᱚ ᱥᱟᱢᱟᱝ ᱨᱮ ᱚᱱᱠᱟ ᱞᱟᱹᱭ ᱞᱟᱹᱭᱛᱮ ᱟᱵᱚ ᱫᱚᱠᱚ ᱯᱚᱥᱲᱟ ᱟᱠᱟᱫ ᱵᱚᱱᱟ ᱟᱨ ᱟᱵᱚ ᱚᱱᱟ ᱵᱚᱱ ᱯᱟᱹᱛᱭᱟᱹᱣ ᱚᱱᱟ ᱵᱚᱱ ᱯᱟᱹᱛᱭᱟᱹᱣ ᱠᱟᱱᱟ ᱢᱮᱱᱠᱷᱟᱱ ᱱᱤᱛᱚᱜ ᱚᱱᱟ ᱚᱠᱛᱚ ᱥᱮᱴᱮᱨ ᱟᱠᱟᱱᱟ ᱱᱚᱣᱟ ᱨᱮᱭᱟᱜ ᱛᱚᱛᱛᱚ ᱫᱚ ᱛᱮᱦᱮᱧᱟᱜ ᱢᱟᱱᱟ ᱨᱮᱭᱟᱜ ᱚᱱᱠᱟᱱᱟᱜ ᱫᱤᱱ ᱠᱟᱱᱟ ᱛᱮᱦᱮᱧ ᱫᱚ ᱡᱮᱜᱮᱛ ᱡᱟᱠᱟᱛ ᱟᱹᱫᱤᱢ ᱡᱟᱦᱟᱸ ᱫᱚ ᱢᱟᱱᱟᱜ ᱠᱟᱱᱟ ᱟᱹᱫᱤᱢ ᱠᱚ ᱛᱮᱦᱮᱧ ᱫᱚ ᱟᱠᱚᱣᱟᱜ ᱞᱟᱭ ᱞᱟᱠᱪᱟᱨ ᱫᱷᱚᱨᱚᱢ ᱠᱚᱨᱮ ᱟᱠᱚ ᱠᱚ ᱡᱤᱭᱟᱹᱲ ᱫᱚᱦᱚᱭ ᱛᱟᱠᱚᱣᱟ ᱢᱮᱱᱠᱷᱟᱱ ᱤᱱᱟᱹ ᱥᱩᱢᱩᱝ ᱫᱚ ᱵᱟᱝ ᱠᱟᱱᱟ ᱱᱤᱛᱚᱜ ᱫᱚ ᱵᱤᱥᱟᱭᱤᱱ ᱡᱩᱜᱽ ᱠᱚ ᱢᱮᱱᱮᱫᱟ ᱱᱤᱛᱚᱜ ᱫᱚ ᱮᱠᱚᱵᱤᱝᱥᱚ ᱥᱚᱛᱟᱵᱫᱤ ᱪᱟᱞᱟᱜ ᱠᱟᱱᱟ ᱡᱟᱦᱟᱸ ᱫᱚ ᱥᱟᱱᱛᱟᱲ ᱛᱮ ᱢᱮᱱ ᱞᱮᱠᱷᱟᱱ ᱱᱚᱣᱟ ᱫᱚ ᱱᱟᱱᱟᱦᱟᱜ ᱡᱩᱜᱽ ᱠᱟᱱᱟ ᱯᱳᱥᱴ ᱢᱚᱰᱟᱨᱱ ᱡᱩᱜᱽ ᱠᱟᱱᱟ ᱱᱤᱛᱚᱜ ᱫᱷᱟᱹᱨᱛᱤ ᱨᱮᱱ ᱢᱟᱱᱣᱟ ᱠᱚ ᱥᱟᱞᱟᱜ ᱛᱟᱲᱟᱢ ᱢᱮᱥᱟ ᱞᱟᱹᱜᱤᱫ ᱛᱮ ᱜᱟᱛᱮ ᱞᱟᱹᱜᱤᱫ ᱛᱮ ᱟᱵᱚ ᱦᱚᱸ ᱥᱚᱢᱟᱱ ᱛᱮ ᱯᱟᱹᱲᱤ ᱞᱟᱜᱟᱣ ᱵᱚᱱᱟ ᱚᱱᱟ ᱞᱟᱹᱜᱤᱫ ᱛᱮ ᱟᱵᱚ ᱚᱞᱚᱜ ᱟᱹᱠᱤᱞ ᱛᱮ ᱟᱵᱚ ᱞᱟᱦᱟᱜ ᱦᱩᱭᱩᱜ ᱛᱟᱵᱚᱱᱟ ᱟᱵᱚ ᱴᱷᱮᱱ ᱟᱹᱰᱤ ᱞᱟᱹᱠᱤᱞᱤ ᱟᱵᱚ ᱥᱟᱱᱛᱟᱲᱤ ᱯᱟᱹᱨᱥᱤ ᱵᱷᱟᱨᱚᱛ ᱫᱤᱥᱚᱢ ᱨᱮ ᱮᱠᱢᱟᱛᱨᱚ ᱳᱥᱴᱤ ᱜᱨᱩᱯ ᱨᱮᱭᱟᱜ ᱢᱤᱫᱴᱟᱝ ᱜᱮ ᱯᱟᱹᱨᱥᱤ ᱟᱹᱫᱤᱢ ᱠᱚᱣᱟᱜ ᱚᱱᱠᱟᱱᱟᱜ ᱢᱤᱫᱴᱟᱝ ᱯᱟᱹᱨᱥᱤ ᱚᱱᱟ ᱫᱚ ᱥᱟᱱᱛᱟᱲᱤ ᱮᱭᱤᱴ ᱥᱤᱰᱩᱞ ᱯᱟᱹᱨᱥᱤ ᱠᱟᱱᱟ ᱚᱱᱟᱛᱮ ᱚᱞ ᱯᱟᱲᱦᱟᱣ ᱨᱮᱭᱟᱜ ᱦᱚᱸ ᱟᱵᱚ ᱱᱤᱛᱚᱜ ᱟᱹᱭᱫᱟᱹᱨ ᱵᱚᱱ ᱧᱟᱢ ᱟᱠᱟᱫᱟ ᱟᱨ ᱚᱱᱟ ᱨᱮᱭᱟᱜ ᱚᱡᱮ ᱫᱚ ᱱᱚᱝᱠᱟ ᱠᱟᱱᱟ ᱚᱱᱟ ᱨᱮᱱᱟᱜ ᱯᱷᱚᱞᱟᱯᱷᱚᱞ ᱫᱚ ᱱᱚᱝᱠᱟ ᱠᱟᱱᱟ ᱟᱵᱚ ᱡᱩᱫᱤ ᱛᱮᱦᱮᱧ ᱥᱟᱱᱛᱟᱲᱤ ᱯᱟᱹᱨᱥᱤ ᱛᱮ ᱥᱟᱱᱛᱟᱲ ᱢᱤᱰᱤᱭᱟᱢ ᱛᱮ ᱟᱨᱚ ᱮᱴᱟᱜ ᱮᱴᱟᱜ ᱢᱤᱰᱤᱭᱟᱢ ᱛᱮᱦᱚᱸ ᱟᱵᱚ ᱡᱟᱦᱟᱸ ᱠᱚᱨ ᱨᱮ ᱢᱮᱱᱟᱜ ᱵᱚᱱᱟ ᱚᱸᱰᱮ ᱡᱟᱦᱟᱱᱟᱜ ᱜᱮ ᱢᱤᱰᱤᱭᱟᱢ ᱢᱮᱱᱟᱜᱼᱟ ᱚᱱᱟ ᱢᱤᱰᱤᱭᱟᱢ ᱛᱮ ᱟᱵᱚ ᱚᱞ ᱯᱟᱲᱦᱟᱣ ᱞᱟᱜᱟᱣ ᱵᱚᱱᱟ ᱟᱨ ᱥᱟᱱᱛᱟᱲ ᱛᱮᱵᱚᱱ ᱯᱟᱲᱦᱟᱣ ᱞᱮᱱᱠᱷᱟᱱ ᱫᱚ ᱵᱟᱝᱞᱟ ᱛᱮ ᱢᱤᱫᱴᱟᱝ ᱠᱟᱛᱷᱟ ᱡᱟᱦᱟᱸ ᱠᱚ ᱞᱟᱹᱭᱟ ᱢᱤᱫᱴᱟᱝ ᱥᱟᱨᱵᱤᱠ ᱩᱛᱱᱟᱹᱣ ᱟᱵᱚ ᱡᱟᱦᱟᱸ ᱛᱤᱱᱟᱹᱜ ᱥᱚᱢᱟᱡᱽ ᱨᱮ ᱡᱟᱦᱟᱸ ᱛᱤᱱᱟᱹᱜ ᱦᱚᱲ ᱵᱚᱱ ᱥᱟᱸᱜᱮᱭᱟ ᱥᱟᱸᱜᱮ ᱦᱚᱲ ᱥᱟᱱᱛᱟᱲᱤ ᱯᱟᱹᱨᱥᱤ ᱛᱮᱫᱚ ᱚᱞᱚᱜ ᱵᱚᱱ ᱪᱮᱫ ᱫᱟᱲᱮᱭᱟᱜᱼᱟ ᱱᱚᱝᱠᱟᱱᱟᱜ ᱴᱟᱨᱢ ᱠᱚ ᱢᱮᱱᱟᱜᱼᱟ ᱡᱟᱦᱟᱸ ᱫᱚ ᱮᱴᱟᱜ ᱮᱴᱟᱜ ᱞᱮᱝᱜᱩᱭᱮᱡᱽ ᱪᱮᱫ ᱛᱮ ᱟᱵᱚ ᱚᱠᱛᱚ ᱞᱟᱜᱟᱣ ᱵᱚᱱᱟ ᱢᱮᱱᱮᱫ ᱫᱚ ᱡᱟᱦᱟᱸᱧ ᱢᱮᱱ ᱠᱮᱫ ᱱᱚᱜᱼᱚ ᱱᱚᱣᱟ ᱵᱤᱥᱟᱭ ᱵᱤᱥᱥᱚ ᱩᱱᱱᱚᱭᱚᱱ ᱱᱚᱜᱼᱚ ᱱᱚᱝᱠᱟᱱᱟᱜ ᱚᱠᱛᱚ ᱨᱮ ᱛᱟᱞ ᱢᱤᱞᱟᱹᱣ ᱞᱟᱹᱜᱤᱫ ᱛᱮᱫᱚ ᱚᱞᱚᱜ ᱫᱚ ᱱᱤᱦᱟᱹᱛ ᱞᱟᱹᱠᱛᱤ ᱠᱟᱱᱟ ᱟᱵᱚᱨᱮᱱ ᱦᱚᱯᱚᱱ ᱠᱚ ᱟᱞᱚᱵᱚᱱ ᱢᱚᱱᱮ ᱢᱟ ᱟᱵᱚᱨᱮᱱ ᱦᱟᱯᱲᱟᱢ ᱫᱚ ᱵᱚᱠᱟ ᱜᱮᱭᱟ ᱠᱚ ᱵᱚᱠᱟ ᱜᱮᱠᱚ ᱛᱟᱦᱮᱱ ᱢᱟ ᱚᱱᱠᱟᱱᱟᱜ ᱫᱚ ᱵᱟᱝ ᱠᱟᱱᱟ ᱟᱵᱚᱨᱮᱱ ᱦᱟᱯᱲᱟᱢ ᱠᱚ ᱡᱩᱫᱤ ᱵᱚᱠᱟ ᱠᱚ ᱛᱟᱦᱮᱸ ᱠᱚᱜᱼᱟ ᱟᱵᱚᱱᱟᱜ ᱛᱮᱦᱮᱧ ᱢᱟᱹᱡᱷᱤ ᱟᱹᱨᱤ ᱵᱟᱝ ᱛᱟᱦᱮᱸ ᱠᱚᱜᱼᱟ ᱟᱵᱚᱱᱟᱜ ᱢᱟᱹᱡᱷᱤ ᱟᱹᱨᱤ ᱫᱚ ᱱᱚᱝᱠᱟ ᱦᱟᱡᱟᱨ ᱦᱟᱡᱟᱨ ᱦᱟᱡᱟᱨ ᱦᱟᱡᱟᱨ ᱢᱮᱱᱛᱮ ᱫᱚ ᱱᱚᱣᱟ ᱨᱮᱱᱟᱜ ᱴᱷᱤᱠᱟᱹ ᱵᱩᱴᱟᱹ ᱵᱟᱹᱱᱩᱜᱼᱟ ᱛᱤᱱᱟᱹᱜ ᱡᱮ ᱱᱚᱣᱟ ᱨᱮᱱᱟᱜ ᱩᱢᱮᱨ ᱠᱟᱱᱟ ᱱᱚᱣᱟ ᱵᱟᱵᱚᱱ ᱵᱟᱰᱟᱭᱟ ᱟᱵᱚᱨᱮᱱ ᱦᱟᱯᱲᱟᱢ ᱠᱚ ᱟᱵᱚ ᱵᱟᱧᱪᱟᱣ ᱫᱚᱦᱚ ᱞᱟᱹᱜᱤᱫ ᱛᱮ ᱡᱟᱦᱟᱸ ᱟᱹᱨᱤ ᱠᱚ ᱫᱚᱦᱚ ᱦᱚᱴᱚ ᱟᱠᱟᱫ ᱵᱚᱱᱟ ᱚᱱᱟ ᱫᱚ ᱟᱹᱰᱤ ᱜᱚᱵᱮᱥᱚᱱᱟ ᱠᱟᱛᱮ ᱟᱹᱰᱤ ᱨᱤᱥᱟᱨᱪ ᱠᱟᱛᱮ ᱠᱚ ᱫᱚᱦᱚ ᱦᱚᱴᱚ ᱟᱠᱟᱫᱟ ᱟᱵᱚ ᱚᱱᱟ ᱠᱚ ᱵᱟᱲᱟᱭ ᱦᱩᱭᱩᱜ ᱛᱟᱵᱚᱱᱟ ᱟᱵᱚ ᱪᱤᱠᱟᱹ ᱛᱮᱵᱚᱱ ᱟᱵᱚ ᱪᱮᱛᱟᱱ ᱨᱮᱵᱚᱱ ᱜᱚᱨᱚᱵᱚᱜᱼᱟ ᱟᱨ ᱚᱱᱟ ᱜᱚᱨᱚᱵ ᱥᱮᱴᱮᱨᱚᱜ ᱢᱟ ᱚᱱᱟ ᱢᱟᱱᱟᱣ ᱨᱮᱭᱟᱜ ᱚᱱᱟ ᱜᱟᱞᱚᱪ ᱨᱮᱭᱟᱜ ᱜᱮ ᱛᱮᱦᱮᱧ ᱫᱚ ᱱᱚᱣᱟ ᱫᱤᱱ ᱠᱟᱱᱟ ᱠᱷᱟᱹᱞᱤ ᱛᱮᱦᱮᱧ ᱱᱚᱰᱮ ᱢᱟᱱᱟᱣ ᱥᱩᱢᱩᱝ ᱫᱚ ᱵᱟᱝ ᱠᱟᱱᱟ ᱛᱮᱦᱮᱧ ᱟᱛᱳ ᱚᱲᱟᱜ ᱠᱷᱚᱱᱟᱜ ᱢᱟᱹᱡᱷᱤ ᱯᱟᱨᱜᱟᱱᱟ ᱠᱚᱯᱮ ᱥᱮᱴᱮᱨ ᱟᱠᱟᱱ ᱛᱟᱵᱚᱱᱟ ᱦᱚᱱ ᱠᱚ ᱦᱚᱯᱚᱱ ᱠᱚ ᱩᱱᱠᱤᱱᱤᱱ ᱠᱚ ᱥᱟᱶᱛᱮ ᱟᱵᱚᱨᱮᱱ ᱯᱟᱹᱴᱷᱩᱣᱟᱹ ᱠᱚ ᱯᱟᱹᱴᱷᱩᱣᱟᱹ ᱡᱩᱣᱟᱹᱱ ᱠᱚᱠᱚ ᱥᱮᱴᱮᱨ ᱟᱠᱟᱱ ᱛᱟᱵᱚᱱᱟ ᱟᱵᱚ ᱱᱚᱣᱟ ᱵᱩᱡᱽ ᱦᱩᱭᱩᱜ ᱛᱟᱵᱚᱱᱟ ᱱᱚᱣᱟ ᱫᱷᱟᱹᱨᱛᱤ ᱨᱮ ᱵᱟᱧᱪᱟᱣ ᱞᱟᱹᱜᱤᱫ ᱛᱮ ᱢᱟᱨᱟᱝ ᱚᱥᱛᱨᱚ ᱠᱟᱱᱟ ᱚᱱᱟ ᱫᱚ ᱠᱤᱱᱛᱩ ᱚᱞᱚᱜ ᱟᱵᱚᱨᱮᱱ ᱦᱟᱯᱲᱟᱢ ᱠᱚᱫᱚ ᱠᱤᱱᱛᱩ ᱚᱱᱮ ᱢᱩᱨᱢᱩ ᱴᱷᱟᱠᱩᱨ ᱠᱚᱫᱚ ᱵᱟᱵᱟ ᱩᱫᱷᱤ ᱵᱟᱵᱟ ᱠᱚ ᱯᱟᱲᱦᱟᱣᱟ ᱵᱟᱫᱚᱞᱤ ᱠᱚᱭᱞᱟ ᱜᱟᱲ ᱴᱮᱞᱤᱯᱷᱳᱱ ᱪᱟᱞᱟᱜᱼᱟ ᱱᱚᱣᱟ ᱠᱟᱛᱷᱟ ᱫᱚ ᱮᱢᱱᱤ ᱮᱢᱱᱤ ᱠᱟᱛᱷᱟ ᱫᱚ ᱵᱟᱝ ᱠᱟᱱᱟ ᱮᱢᱱᱤ ᱢᱮᱱ ᱜᱤᱰᱤ ᱠᱟᱛᱷᱟ ᱫᱚ ᱵᱟᱝ ᱠᱟᱱᱟ ᱟᱵᱚᱨᱮᱱ ᱦᱟᱯᱲᱟᱢ ᱠᱚ ᱡᱟᱦᱟᱸ ᱚᱱᱟ ᱚᱞ ᱟᱹᱠᱤᱞ ᱛᱮᱠᱚ ᱡᱟᱦᱟᱸ ᱛᱤᱱᱟᱹᱜ ᱠᱚ ᱥᱚᱨᱮᱥ ᱞᱮᱱᱟ ᱟᱨ ᱚᱱᱟ ᱥᱚᱨᱮᱥ ᱚᱱᱟ ᱥᱚᱨᱮᱥ ᱦᱚᱛᱮᱡ ᱛᱮᱜᱮ ᱱᱤᱛ ᱫᱷᱟᱹᱨᱤᱡ ᱚᱱᱟ ᱵᱟᱧᱪᱟᱣ ᱢᱮᱱᱟᱜ ᱵᱚᱱᱟ ᱢᱮᱱᱠᱷᱟᱱ ᱛᱟᱞᱟᱨᱮ ᱡᱟᱦᱟᱱᱟᱜ ᱚᱡᱮ ᱛᱮᱜᱮ ᱚᱱᱟ ᱫᱚ ᱯᱨᱟᱠᱨᱤᱛᱤᱠ ᱠᱟᱨᱚᱱ ᱦᱩᱭ ᱫᱟᱲᱮᱭᱟᱜ

ᱫᱨᱳᱱᱟᱪᱟᱨᱡᱚ ᱢᱮᱱᱛᱮ ᱢᱤᱫᱴᱟᱝ ᱜᱩᱨᱩ ᱛᱟᱦᱮᱸ ᱞᱮᱱᱟᱭ ᱤᱱᱟᱹ ᱚᱠᱛᱚ ᱫᱚ ᱨᱟᱡᱚᱛᱛᱚ ᱠᱚ ᱪᱟᱞᱟᱣ ᱛᱟᱦᱮᱸᱜᱼᱟ ᱚᱠᱚᱭ ᱛᱤᱱᱟᱹᱜ ᱠᱚ ᱫᱟᱲᱮᱭᱟᱜᱼᱟ ᱚᱠᱚᱭ ᱛᱤᱱᱟᱹᱜ ᱥᱟᱨ ᱛᱩᱧ ᱵᱤᱫᱽᱫᱟᱹ ᱠᱚ ᱵᱟᱲᱟᱭᱟ ᱛᱚ ᱱᱚᱝᱠᱟ ᱠᱟᱛᱮ ᱚᱸᱰᱮ ᱡᱟᱦᱟᱸ ᱫᱚ ᱯᱚᱧᱪᱚ ᱯᱟᱱᱰᱚᱵ ᱡᱟᱦᱟᱸ ᱠᱚ ᱛᱟᱦᱮᱸ ᱞᱮᱱᱟ ᱵᱷᱤᱢ ᱚᱨᱡᱩᱱ ᱮᱢᱟᱱ ᱮᱢᱟᱱ ᱡᱟᱦᱟᱸᱭ ᱠᱚ ᱵᱚᱭᱦᱟ ᱠᱚ ᱢᱚᱬᱮ ᱵᱚᱭᱦᱟ ᱠᱚ ᱱᱩᱠᱩ ᱠᱚ ᱪᱮᱫ ᱦᱚᱪᱚ ᱞᱟᱹᱜᱤᱫ ᱛᱮ ᱩᱱᱤᱭᱟᱜ ᱫᱟᱭᱤᱛᱛᱚ ᱛᱟᱦᱮᱸ ᱞᱮᱱ ᱛᱟᱭᱟ ᱩᱱᱤ ᱫᱚ ᱢᱤᱫᱴᱟᱝ ᱱᱤᱛᱚᱜ ᱞᱮᱠᱟᱱ ᱚᱠᱛᱚ ᱫᱚ ᱴᱤᱭᱩᱥᱚᱱ ᱯᱟᱲᱦᱟᱣ ᱞᱮᱠᱟᱱᱤᱡ ᱢᱤᱫᱴᱟᱝ ᱠᱟᱱᱟᱭ ᱢᱟᱱᱮ ᱚᱱᱟ ᱦᱤᱱᱫᱩ ᱠᱚᱣᱟᱜ ᱡᱟᱦᱟᱸ ᱥᱟᱥᱛᱨᱚ ᱢᱚᱦᱟᱵᱷᱟᱨᱚᱛ ᱨᱮ ᱟᱵᱚᱱᱟᱜ ᱢᱟ ᱵᱤᱱᱛᱤ ᱢᱮᱱᱟᱜᱼᱟ ᱟᱫᱚ ᱚᱱᱟ ᱢᱚᱦᱟᱵᱷᱟᱨᱚᱛ ᱨᱮ ᱩᱱᱠᱩ ᱯᱚᱧᱪᱚ ᱯᱟᱱᱰᱚᱵ ᱠᱚ ᱥᱤᱠᱷᱱᱟᱹᱛ ᱮᱢᱟ ᱠᱚ ᱞᱟᱹᱜᱤᱫ ᱛᱮ ᱩᱱᱤ ᱫᱨᱳᱬᱟᱪᱟᱨᱡᱚᱣᱟᱜ ᱢᱤᱫᱴᱟᱝ ᱜᱩᱨᱩᱛᱛᱚ ᱛᱟᱦᱮᱸ ᱞᱮᱱ ᱛᱟᱭᱟ ᱩᱱᱠᱩ ᱥᱮᱬᱟ ᱦᱚᱪᱚ ᱞᱟᱹᱜᱤᱫ ᱛᱮ ᱥᱟᱨ ᱛᱩᱧ ᱞᱟᱹᱜᱤᱫ ᱛᱮ ᱩᱱᱤ ᱴᱷᱮᱱ ᱤᱛᱩᱱᱚᱜ ᱞᱟᱹᱜᱤᱫ ᱛᱮ ᱥᱮᱪᱮᱫᱚᱜ ᱞᱟᱹᱜᱤᱫ ᱛᱮ ᱟᱵᱚ ᱟᱹᱫᱤᱢ ᱠᱚᱲᱟ ᱢᱤᱫᱴᱟᱝ ᱟᱹᱫᱤᱵᱟᱹᱥᱤ ᱠᱚᱲᱟ ᱞᱚᱵᱟ ᱩᱱᱤ ᱫᱚ ᱞᱚᱵᱟ ᱧᱩᱛᱩᱢ ᱛᱟᱭ ᱡᱟᱦᱟᱸ ᱫᱚ ᱮᱠᱞᱚᱵᱽᱵᱚ ᱢᱮᱱᱛᱮ ᱵᱚᱱ ᱵᱟᱰᱟᱭᱮᱭᱟ ᱦᱤᱱᱫᱩ ᱠᱚᱫᱚ ᱠᱚ ᱮᱠᱞᱚᱵᱽᱵᱚ ᱠᱟᱫᱮᱭᱟ ᱟᱫᱚ ᱱᱚᱜᱼᱚ ᱱᱚᱰᱮ ᱵᱟᱲᱟᱭ ᱨᱮᱱᱟᱜ ᱫᱚ ᱟᱵᱚ ᱟᱹᱫᱤᱢ ᱠᱚᱣᱟᱜ ᱱᱚᱜᱼᱚ ᱱᱟ ᱜᱩᱱ ᱢᱟᱱᱣᱟ ᱜᱩᱱ ᱟᱡ ᱮ ᱵᱟᱲᱟᱭᱟ ᱟᱢ ᱪᱤᱠᱟᱹᱛᱮᱢ ᱯᱟᱹᱛᱭᱟᱹᱣᱟᱭᱟ ᱡᱮ ᱩᱱᱤ ᱫᱨᱚᱱᱟᱪᱟᱨᱡᱚ ᱱᱚᱝᱠᱟᱱᱟᱜ ᱵᱤᱥᱥᱟᱥ ᱜᱷᱟᱛᱚᱠ ᱮ ᱠᱚᱨᱟᱣ ᱫᱟᱲᱮᱭᱟᱜᱼᱟ ᱢᱮᱱᱠᱷᱟᱱ ᱟᱵᱚ ᱟᱹᱫᱤᱵᱟᱹᱥᱤ ᱠᱚᱲᱟ ᱩᱱᱤ ᱞᱚᱵᱟ ᱤᱱᱟᱹ ᱦᱤᱞᱳᱜ ᱟᱡ ᱠᱟᱹᱡ ᱦᱚᱸ ᱵᱟᱝ ᱫᱤᱜᱫᱷᱟᱹ ᱠᱟᱛᱮ ᱟᱭᱟᱜ ᱮᱸᱜᱟ ᱠᱟᱹᱴᱩᱵ ᱚᱸᱰᱮ ᱜᱮ ᱥᱟᱢᱟᱜ ᱜᱷᱟᱹᱲᱤᱡ ᱠᱟᱛᱮ ᱮᱢᱟᱫᱮ ᱛᱟᱦᱮᱸᱫ ᱟᱫᱚ ᱟᱵᱚᱱᱟᱜ ᱦᱩᱭ ᱫᱟᱲᱮᱭᱟᱜᱼᱟ ᱟᱵᱚᱱᱟᱜ ᱪᱟᱹᱭ ᱪᱟᱢᱯᱟ ᱵᱟᱫᱚᱞᱤ ᱠᱚᱭᱰᱟ ᱜᱟᱲ ᱟᱵᱚᱱᱟᱜ ᱥᱚᱨᱚᱞᱚᱛᱟ ᱟᱵᱚ ᱦᱚᱲ ᱪᱮᱛᱟᱱ ᱨᱮ ᱢᱟᱱᱟᱣ ᱠᱷᱟᱹᱛᱤᱨ ᱟᱵᱚᱱᱟᱜ ᱡᱷᱚᱛᱚ ᱠᱤᱪᱷᱩ ᱵᱚᱱ ᱮᱢ ᱪᱟᱞ ᱟᱠᱟᱫ ᱠᱚᱣᱟ ᱟᱫᱚ ᱛᱮᱦᱮᱧ ᱫᱚ ᱚᱱᱠᱟᱱᱟᱜ ᱚᱠᱛᱚ ᱵᱟᱝ ᱠᱟᱱᱟ ᱫᱷᱟᱹᱨᱛᱤ ᱡᱟᱦᱟᱸ ᱫᱷᱟᱹᱨᱛᱤ ᱨᱮ ᱡᱟᱦᱟᱸ ᱠᱚᱲᱮᱡᱟᱢ ᱪᱟᱞᱟᱜᱼᱟ ᱯᱟᱹᱦᱤᱞ ᱞᱮᱠᱟ ᱫᱚ ᱚᱱᱠᱟ ᱡᱟᱭᱜᱟ ᱫᱚ ᱟᱫᱚ ᱵᱟᱹᱱᱩᱜᱼᱟ ᱩᱱᱫᱤᱱ ᱫᱚ ᱱᱚᱰᱮ ᱠᱷᱚᱱᱮᱢ ᱥᱚᱨᱟᱣ ᱞᱮᱱᱠᱷᱟᱱ ᱟᱨᱚ ᱢᱤᱫ ᱴᱷᱮᱱᱮᱢ ᱟᱛᱳ ᱮᱱᱟ ᱫᱤᱥᱚᱢ ᱟᱱᱟᱢ ᱟᱵᱚᱱᱟᱜ ᱢᱟ ᱛᱤᱱᱤᱱ ᱜᱟᱱ ᱛᱤᱨ ᱛᱮ ᱢᱤᱫᱴᱟᱝ ᱟᱵᱚᱱᱟᱜ ᱫᱤᱥᱚᱢ ᱦᱚᱸ ᱛᱟᱵᱚᱱ ᱱᱤᱛᱚᱜ ᱫᱚ ᱡᱟᱦᱟᱸ ᱢᱩᱞᱩᱠ ᱵᱚᱱ ᱢᱮᱛᱟᱜ ᱠᱟᱱᱟ ᱱᱚᱣᱟ ᱠᱚᱫᱚ ᱯᱟᱹᱦᱤᱞ ᱫᱚ ᱢᱤᱢᱤᱫᱴᱟᱝ ᱫᱤᱥᱚᱢ ᱵᱚᱱ ᱵᱮᱨᱮᱫ ᱞᱮᱫᱟ ᱟᱫᱚ ᱱᱚᱝᱠᱟ ᱱᱚᱝᱠᱟ ᱫᱚ ᱟᱵᱚᱱᱟᱜ ᱡᱟᱦᱟᱸ ᱛᱤᱱᱟᱹᱜ ᱥᱟᱦᱟᱱ ᱱᱟᱜᱟᱨ ᱪᱟᱹᱭ ᱪᱟᱢᱯᱟ ᱵᱟᱫᱚᱞᱤ ᱠᱟᱭ ᱱᱟᱜᱟᱨ ᱚᱱᱟ ᱠᱚᱫᱚ ᱟᱵᱚ ᱫᱤᱠᱩ ᱠᱚᱵᱚᱱ ᱮᱢ ᱦᱚᱴᱚ ᱟᱠᱟᱫ ᱠᱚᱣᱟ ᱢᱮᱱᱠᱷᱟᱱ ᱱᱤᱛᱚᱜ ᱫᱚ ᱚᱱᱟ ᱚᱠᱛᱚ ᱥᱮᱴᱮᱨ ᱟᱠᱟᱱᱟ ᱟᱵᱚ ᱚᱱᱟ ᱠᱚ ᱵᱩᱡᱽ ᱦᱩᱭᱩᱜ ᱛᱟᱵᱚᱱᱟ ᱟᱨ ᱟᱵᱚᱱᱟᱜ ᱡᱟᱦᱟᱸ ᱛᱤᱱᱟᱹᱜ ᱫᱷᱚᱨᱚᱢ ᱠᱚᱨᱚᱢ ᱟᱵᱚᱱᱟᱜ ᱞᱟᱭ ᱞᱟᱠᱪᱟᱨ ᱟᱵᱚᱱᱟᱜ ᱯᱟᱹᱨᱥᱤ ᱛᱮ ᱚᱞ ᱯᱟᱲᱦᱟᱣ ᱮᱴᱟᱜ ᱯᱟᱹᱨᱥᱤ ᱛᱮᱦᱚᱸ ᱚᱞ ᱯᱟᱲᱦᱟᱣ ᱱᱚᱣᱟ ᱫᱚ ᱱᱤᱛᱚᱜ ᱥᱮᱪᱮᱫ ᱜᱮ ᱦᱩᱭᱩᱜ ᱛᱟᱵᱚᱱᱟ ᱟᱨ ᱚᱱᱟᱜᱮ ᱛᱮᱦᱮᱧ ᱚᱱᱟ ᱠᱚ ᱵᱟᱵᱚᱱ ᱠᱟᱹᱢᱤ ᱞᱮᱠᱷᱟᱱ ᱫᱚ ᱛᱮᱦᱮᱧᱟᱜ ᱫᱤᱱ ᱨᱮ ᱚᱱᱟ ᱠᱚ ᱥᱚᱯᱚᱛ ᱵᱟᱵᱚᱱ ᱦᱟᱛᱟᱣ ᱞᱮᱠᱷᱟᱱ ᱫᱚ ᱚᱱᱟ ᱠᱚ ᱟᱵᱚ ᱮᱠᱟᱱ ᱱᱟᱢᱟ ᱵᱟᱵᱚᱱ ᱦᱟᱛᱟᱣ ᱞᱮᱠᱷᱟᱱ ᱫᱚ ᱛᱮᱦᱮᱧᱟᱜ ᱢᱟᱱᱟᱣ ᱦᱚᱸ ᱯᱟᱪᱮ ᱵᱤᱨᱛᱷᱟᱜᱼᱟ ᱚᱱᱟᱛᱮ ᱰᱟᱝᱜᱟᱧ ᱠᱚ ᱟᱵᱚᱧ ᱠᱚ ᱯᱟᱨᱜᱟᱱᱟ ᱵᱟᱵᱟ ᱠᱚ ᱯᱟᱨᱜᱟᱱᱟ ᱟᱭᱳ ᱠᱚ ᱥᱟᱱᱟᱢ ᱠᱚᱴᱷᱮᱱ ᱜᱮ ᱤᱧ ᱯᱟᱦᱴᱟ ᱠᱷᱚᱱᱟᱜ ᱤᱧᱟᱹᱜ ᱦᱩᱰᱤᱧ ᱤᱧᱟᱹᱜ ᱵᱚᱦᱚᱜ ᱠᱷᱚᱱᱟᱜ ᱟᱯᱮ ᱠᱚᱴᱷᱮᱱ ᱡᱩᱫᱤ ᱱᱚᱣᱟ ᱠᱟᱛᱷᱟ ᱠᱟᱹᱡ ᱦᱚᱸ ᱠᱟᱹᱢᱤ ᱨᱮ ᱞᱟᱜᱟᱜᱼᱟ ᱮᱱᱠᱷᱟᱱ ᱤᱧ ᱱᱚᱣᱟᱧ ᱢᱚᱱᱮᱭᱟ ᱡᱮ ᱛᱮᱦᱮᱧᱟᱜ ᱢᱟᱱᱟᱣ ᱟᱠᱷᱲᱟ ᱛᱮᱦᱮᱧᱟᱜ ᱡᱟᱦᱟᱸ ᱡᱮᱜᱮᱛ ᱡᱟᱠᱟᱛ ᱟᱹᱫᱤᱢ ᱢᱟᱦᱟ ᱡᱟᱦᱟᱸ ᱢᱟᱱᱟᱣ ᱟᱠᱷᱲᱟ ᱱᱚᱣᱟ ᱫᱚ ᱥᱟᱨ ᱥᱟᱹᱜᱩᱱᱚᱜᱼᱟ ᱟᱨ ᱟᱵᱚ ᱫᱟᱨᱟᱭ ᱠᱟᱱ ᱫᱤᱱ ᱦᱚᱸ ᱡᱟᱦᱟᱸ ᱛᱤᱱᱟᱹᱜ ᱫᱤᱱ ᱱᱚᱣᱟ 9 ᱟᱜᱚᱥᱴ ᱛᱟᱦᱮᱱᱟ ᱟᱵᱚ ᱵᱟᱧᱪᱟᱣ ᱵᱚᱱ ᱛᱟᱦᱮᱱᱟ ᱱᱚᱣᱟ ᱟᱹᱫᱤᱢ ᱢᱟᱦᱟ ᱫᱚᱵᱚᱱ ᱢᱟᱱᱟᱣᱟ ᱟᱨ ᱟᱵᱚ ᱚᱱᱠᱟ ᱫᱚ ᱚᱞ ᱯᱟᱲᱦᱟᱣ ᱛᱮ ᱪᱟᱞᱟᱠ ᱪᱮᱴᱠᱟᱨ ᱠᱟᱛᱮ ᱱᱚᱣᱟ ᱫᱷᱟᱹᱨᱛᱤ ᱨᱮ ᱢᱟᱹᱱᱢᱤ ᱞᱮᱠᱟ ᱟᱵᱚ ᱵᱚᱱ ᱵᱟᱧᱪᱟᱣ ᱛᱟᱦᱮᱱ ᱢᱟ ᱥᱟᱱᱟᱢ ᱠᱚᱴᱷᱮᱱ ᱱᱚᱣᱟ ᱟᱸᱥ ᱫᱚᱦᱚ ᱠᱟᱛᱮ ᱤᱧᱟᱹᱜ ᱠᱟᱛᱷᱟ ᱱᱚᱰᱮᱧ ᱢᱩᱪᱟᱹᱫ ᱠᱮᱫᱟ ᱢᱟ ᱮᱱᱠᱷᱟᱱ ᱡᱚᱦᱟᱨ ᱜᱮ